ᱟᱨᱦᱚᱸ ᱱᱟᱣᱟ ᱵᱷᱤᱰᱤᱭᱳ ᱨᱮᱧ ᱥᱟᱹᱜᱩᱱ ᱫᱟᱨᱟᱢᱮᱫ ᱯᱮᱭᱟ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱵᱮᱥ ᱜᱮ ᱢᱮᱱᱟᱜ ᱯᱮᱭᱟ ᱟᱨ ᱤᱧ ᱦᱚᱸ ᱟᱹᱰᱤ ᱵᱮᱥ ᱢᱤᱱᱟᱹᱧᱟ ᱟᱹᱰᱤ ᱱᱟᱯᱟᱭ ᱢᱤᱱᱟᱹᱧᱟ ᱛᱚ ᱜᱟᱛᱮ ᱠᱚ ᱱᱤᱭᱟᱹ ᱡᱟᱦᱟᱸ ᱟᱯᱮ ᱯᱮ ᱧᱮᱞᱮᱫ ᱠᱟᱱ ᱥᱟᱱᱛᱷᱟᱞᱤ ᱥᱯᱨᱮᱱᱰᱤᱝ ᱜᱮᱭᱟᱱ ᱥᱟᱱᱛᱷᱟᱞᱤ ᱥᱯᱨᱮᱱᱰᱤᱝ ᱜᱮᱭᱟᱱ ᱨᱮᱫᱚ ᱟᱵᱚ ᱟᱹᱰᱤ ᱢᱚᱡᱽ ᱢᱚᱡᱽ ᱠᱟᱛᱷᱟ ᱡᱟᱦᱟᱸ ᱫᱚ ᱞᱟᱦᱟ ᱥᱮᱫ ᱪᱮᱫ ᱞᱮᱠᱟ ᱠᱟᱛᱮᱢ ᱪᱟᱞᱟᱜᱼᱟ ᱱᱤᱭᱟᱹ ᱠᱚ ᱵᱟᱵᱚᱫ ᱨᱮᱜᱮ ᱵᱷᱤᱰᱤᱭᱳ ᱦᱤᱡᱩᱜ ᱛᱟᱦᱮᱱ ᱛᱚ ᱛᱮᱦᱮᱧᱟᱜ ᱵᱷᱤᱰᱤᱭᱳ ᱟᱹᱰᱤ ᱤᱢᱯᱚᱨᱴᱮᱱᱴ ᱴᱚᱯᱤᱠ ᱨᱮᱵᱚᱱ ᱜᱟᱞᱢᱟᱨᱟᱣᱟ ᱡᱟᱦᱟᱸ ᱴᱚᱯᱤᱠ ᱨᱮᱧ ᱠᱟᱛᱷᱟᱭᱟ ᱚᱱᱟ ᱟᱹᱰᱤ ᱤᱢᱯᱚᱨᱴᱮᱱᱴ ᱜᱮᱭᱟ ᱚᱱᱟ ᱤᱭᱟᱹᱛᱮ ᱵᱷᱤᱰᱤᱭᱳ ᱢᱩᱪᱟᱹᱫ ᱫᱷᱟᱹᱵᱤᱡ ᱯᱮ ᱧᱮᱞ ᱛᱟᱵᱚᱱᱟ ᱱᱤᱭᱟᱹ ᱵᱷᱤᱰᱤᱭᱳ ᱯᱩᱨᱟᱹ ᱫᱤᱥᱚᱢ ᱨᱮ ᱥᱟᱱᱟᱢ ᱦᱚᱲ ᱴᱷᱮᱱ ᱪᱟᱞᱟᱜ ᱫᱚᱨᱠᱟᱨ ᱥᱮ ᱵᱟᱲᱟᱭ ᱫᱚᱨᱠᱟᱨ ᱠᱤ ᱟᱵᱚ ᱫᱤᱥᱚᱢ ᱨᱮ ᱤᱱᱥᱟᱱᱤᱭत ᱵᱟᱧᱪᱟᱣ ᱠᱟᱛᱮ ᱢᱟᱵᱚᱱ ᱫᱚᱦᱚᱭ ᱜᱟᱛᱮ ᱠᱚ 1 ᱢᱟᱨᱪ ᱞᱚᱜᱵᱷᱟᱜ 11 ᱵᱟᱡᱮ ᱧᱤᱫᱟᱹ ᱢᱤᱫᱴᱮᱱ ᱥᱯᱮᱱ ᱠᱷᱚᱱ ᱦᱮᱡ ᱟᱠᱟᱱ ᱜᱚᱜᱚ ᱦᱚᱲ ᱥᱟᱶ ᱟᱹᱰᱤ ᱱᱟᱦᱪᱟᱨ ᱦᱩᱭᱩᱜ ᱠᱟᱱᱟ ᱱᱤᱭᱟᱹ ᱜᱷᱚᱴᱱᱟ ᱫᱩᱢᱠᱟᱹ ᱡᱤᱞᱟᱹ ᱨᱮᱭᱟᱜ ᱦᱟᱥᱰᱤᱦᱟ ᱛᱷᱟᱱᱟ ᱠᱩᱨᱢᱟᱦᱟᱴ ᱟᱹᱛᱩ ᱨᱮᱭᱟᱜ ᱜᱷᱟᱴᱱᱟ ᱠᱟᱱᱟ᱾ ᱥᱯᱮᱱ ᱨᱮᱱ ᱟᱭᱳ ᱦᱚᱲ ᱟᱨ ᱩᱱᱤ ᱥᱟᱶᱛᱮ ᱟᱡ ᱨᱮᱱ ᱡᱟᱶᱟᱭ ᱡᱟᱦᱟᱸᱭ ᱫᱚ ᱵᱟᱵᱟ ᱦᱚᱲ ᱩᱱᱤ ᱦᱚᱸᱭ ᱛᱟᱦᱮᱸ ᱠᱟᱱᱟ᱾ ᱩᱱᱠᱤᱱ ᱫᱚ ᱟᱵᱚ ᱵᱷᱟᱨᱚᱛ ᱫᱤᱥᱚᱢ ᱨᱮᱭᱟᱜ ᱫᱤᱥᱚᱢ ᱫᱟᱬᱟᱱ ᱠᱤᱱ ᱦᱮᱡ ᱠᱟᱱ ᱛᱟᱦᱮᱸᱱᱟ ᱥᱮ ᱵᱞᱚᱜᱤᱝ ᱠᱤᱱ ᱵᱮᱱᱟᱣᱮᱫ ᱠᱟᱱ ᱛᱟᱦᱮᱸᱱᱟ᱾ ᱵᱟᱝᱜᱟᱞ ᱠᱷᱚᱡ ᱵᱤᱦᱟᱨ, ᱵᱤᱦᱟᱨ ᱠᱷᱚᱡ ᱡᱷᱟᱨᱠᱷᱚᱸᱰ, ᱡᱷᱟᱨᱠᱷᱚᱸᱰ ᱠᱷᱚᱡ ᱩᱱᱠᱤᱱ ᱱᱮᱯᱟᱞ ᱪᱟᱞᱟᱜ ᱨᱮᱭᱟᱜ ᱛᱟᱦᱮᱸ ᱠᱟᱱ ᱛᱟᱹᱠᱤᱱᱟ ᱢᱮᱱᱠᱷᱟᱱ ᱩᱱᱠᱤᱱᱟᱜ ᱟᱹᱰᱤ ᱵᱮᱵᱟᱹᱲᱤᱡ ᱜᱷᱚᱴᱱᱟ ᱦᱩᱭᱩᱜ ᱠᱟᱱᱟ ᱩᱱᱠᱤᱱ ᱥᱟᱶ ᱪᱮᱫᱟᱜ ᱥᱮ ᱚᱸᱰᱮ ᱡᱟᱦᱟᱸ ᱠᱩᱨᱢᱟᱦᱟᱴ ᱟᱛᱳ ᱨᱮ ᱩᱱᱠᱤᱱ ᱟᱹᱠᱤᱱ ᱛᱟᱦᱮᱱ ᱞᱟᱹᱜᱤᱫ ᱜᱮᱭᱟᱨᱚ ᱵᱟᱡᱮ ᱧᱤᱫᱟᱹ ᱫᱚ ᱥᱟᱱᱟᱢ ᱦᱚᱲ ᱠᱚ ᱢᱮᱱ ᱛᱟᱦᱮᱱᱟ ᱠᱤ ᱥᱟᱱᱟᱢ ᱦᱚᱲᱟᱜ ᱜᱮ ᱪᱟᱦᱟᱛ ᱢᱮᱱᱟᱜᱼᱟ ᱠᱤ ᱟᱨᱟᱢ ᱞᱟᱹᱜᱤᱫ ᱫᱚ ᱛᱚ ᱩᱱᱠᱤᱱ ᱚᱸᱰᱮ ᱟᱨᱟᱢ ᱞᱟᱹᱜᱤᱫ ᱢᱤᱫᱴᱮᱡ ᱡᱟᱭᱜᱟ ᱠᱤᱱ ᱧᱮᱞ ᱠᱮᱫᱟ ᱟᱨ ᱚᱸᱰᱮ ᱟᱹᱠᱤᱱᱟᱜ ᱴᱮᱱᱴ ᱠᱤᱱ ᱞᱟᱜᱟᱣ ᱠᱮᱫᱟ ᱴᱮᱱᱴ ᱞᱟᱜᱟᱣ ᱠᱟᱛᱮ ᱚᱸᱰᱮ ᱟᱨᱟᱢ ᱞᱟᱹᱜᱤᱫ ᱠᱤᱱ ᱛᱟᱦᱮᱸᱭᱮᱱᱟ ᱛᱚ ᱩᱱ ᱜᱷᱟᱹᱲᱤᱡ ᱚᱸᱰᱮ ᱩᱱᱠᱤᱱ ᱥᱟᱶ ᱟᱹᱰᱤ ᱵᱮᱵᱟᱹᱲᱤᱡ ᱠᱚ ᱠᱟᱹᱢᱤᱭᱮᱫᱟ ᱟᱨ ᱱᱚᱝᱠᱟ ᱫᱚ ᱵᱟᱝ ᱠᱟᱹᱢᱤ ᱫᱚᱨᱠᱟᱨ ᱛᱟᱦᱮᱸ ᱠᱟᱱᱟ ᱪᱮᱫᱟᱜ ᱥᱮ ᱩᱱᱠᱤᱱ ᱫᱚ ᱪᱮᱫ ᱠᱤᱱ ᱪᱤᱠᱟ ᱟᱠᱟᱫ ᱛᱮ ᱪᱮᱫ ᱦᱚᱸ ᱵᱟᱠᱤᱱ ᱪᱤᱠᱟ ᱟᱠᱟᱫᱟ ᱩᱱᱠᱤᱱ ᱠᱤᱱ ᱦᱮᱡ ᱮᱱᱟ ᱦᱮᱡ ᱠᱟᱛᱮ ᱚᱸᱰᱮ ᱠᱤᱱ ᱛᱟᱦᱮᱸᱭᱮᱱᱟ ᱥᱮᱛᱟᱜ ᱠᱚᱜᱼᱟ ᱩᱱᱠᱤᱱ ᱠᱤᱱ ᱥᱮᱱ ᱠᱚᱜᱼᱟ ᱟᱨ ᱠᱚ ᱢᱮᱱ ᱛᱟᱦᱮᱱᱟ ᱡᱮ ᱡᱟᱦᱟᱸᱭ ᱜᱮ ᱵᱟᱦᱨᱮ ᱠᱷᱚᱡ ᱠᱚ ᱦᱤᱡᱩᱜᱼᱟ ᱛᱚ ᱩᱱᱠᱩ ᱫᱚ ᱯᱮᱲᱟ ᱞᱮᱠᱟ ᱯᱩᱨᱟᱹ ᱟᱛᱟᱝ ᱫᱟᱨᱟᱢ ᱠᱟᱛᱮ ᱵᱚᱱ ᱫᱚᱦᱚ ᱠᱚ ᱛᱟᱦᱮᱱᱟ ᱢᱚᱡᱽ ᱛᱮ ᱵᱟᱦᱨᱮᱢ ᱪᱟᱞᱟᱜ ᱠᱷᱟᱡ ᱢᱚᱡᱽ ᱜᱮᱠᱚ ᱨᱚᱲ ᱛᱟᱦᱮᱱᱟ ᱢᱚᱡᱽ ᱜᱮᱠᱚ ᱞᱟᱸᱫᱟᱭ ᱛᱟᱦᱮᱱᱟ

ᱟᱴ ᱱᱚ ᱡᱚᱱᱟ ᱦᱚᱲ ᱠᱚ ᱛᱟᱦᱮᱸ ᱠᱟᱱᱟ ᱟᱨ ᱩᱱᱠᱩ ᱱᱩᱠᱤᱱ ᱥᱟᱶ ᱵᱮᱵᱟᱹᱲᱤᱡ ᱠᱚ ᱠᱟᱹᱢᱤ ᱠᱮᱫᱟ ᱥᱚᱪᱟᱣ ᱨᱮᱭᱟᱜ ᱠᱟᱛᱷᱟ ᱫᱚ ᱱᱤᱭᱟᱹ ᱠᱟᱱᱟ ᱠᱤ ᱩᱱᱤ ᱪᱮᱫ ᱮ ᱜᱟᱹᱞᱛᱤ ᱟᱠᱟᱫ ᱛᱟᱦᱮᱱᱟ ᱪᱮᱫ ᱠᱩᱥᱩᱨ ᱛᱟᱦᱮᱸ ᱠᱟᱱ ᱛᱟᱭᱟ ᱚᱱᱟ ᱤᱭᱟᱹᱛᱮ ᱱᱚᱝᱠᱟ ᱠᱟᱹᱢᱤ ᱦᱩᱭᱱᱟ ᱩᱱᱤ ᱥᱟᱶ ᱩᱱᱤ ᱫᱚ ᱪᱮᱫ ᱦᱚᱛᱚ ᱵᱟᱭ ᱪᱤᱠᱟᱹᱣ ᱟᱠᱟᱫᱟᱭ ᱪᱮᱫ ᱦᱚᱛᱚ ᱟᱯᱮ ᱦᱚᱸ ᱵᱟᱭ ᱢᱮᱱ ᱠᱟᱣᱟᱫ ᱯᱮᱭᱟ ᱯᱩᱨᱟᱹ ᱤᱱᱴᱟᱨᱱᱮᱥᱱᱟᱞ ᱞᱮᱵᱮᱞ ᱫᱷᱟᱹᱵᱤᱡ ᱯᱟᱥᱱᱟᱣ ᱮᱱᱟ ᱪᱮᱫᱟᱜ ᱥᱮ ᱱᱤᱭᱟᱹ ᱯᱩᱨᱟᱹ ᱫᱤᱥᱚᱢ ᱨᱮᱱ ᱦᱚᱲ ᱠᱚ ᱧᱮᱞ ᱮᱫᱟ ᱟᱵᱚ ᱫᱚ ᱵᱷᱟᱨᱚᱛ ᱫᱤᱥᱚᱢ ᱫᱚ ᱵᱟᱵᱚᱱ ᱪᱟᱞᱟᱜᱼᱟ ᱟᱨ ᱵᱟᱦᱨᱮ ᱨᱮᱱ ᱦᱚᱲ ᱫᱚ ᱵᱷᱟᱨᱚᱛ ᱫᱤᱥᱚᱢ ᱫᱚ ᱟᱹᱰᱤ ᱜᱮᱠᱚ ᱠᱩᱥᱤᱭᱟᱜᱼᱟ ᱟᱹᱰᱤ ᱢᱚᱡᱽ ᱫᱤᱥᱚᱢ ᱠᱟᱱᱟ ᱟᱨ ᱱᱤᱛᱚᱜ ᱱᱚᱝᱠᱟ ᱟᱵᱚ ᱵᱚᱱ ᱱᱟᱦᱟᱪᱟᱨᱟ ᱛᱚ ᱱᱚᱝᱠᱟ ᱫᱚ ᱵᱟᱝ ᱦᱩᱭᱩᱜ ᱛᱟᱦᱮᱱ ᱫᱤᱥᱚᱢ ᱨᱮᱱ ᱦᱚᱲ ᱦᱚᱸ ᱦᱤᱡᱩᱜ ᱠᱚ ᱵᱚᱛᱚᱨᱚᱜᱼᱟ ᱦᱚᱲ ᱠᱚ ᱢᱮᱱ ᱛᱟᱦᱮᱱᱟ ᱠᱟᱹᱴᱤᱡ ᱠᱟᱹᱴᱤᱡ ᱠᱤᱪᱨᱤᱡ ᱦᱚᱨᱚᱜ ᱞᱮᱠᱷᱟᱡ ᱜᱮ ᱨᱮᱯ ᱦᱩᱭᱩᱜ ᱛᱟᱦᱮᱱᱟ ᱥᱮ ᱠᱩᱲᱤ ᱜᱤᱫᱽᱨᱟᱹ ᱧᱤᱫᱟᱹ ᱠᱚ ᱫᱟᱬᱟ ᱞᱮᱠᱷᱟᱡ ᱜᱮ ᱨᱮᱯ ᱦᱩᱭᱩᱜ ᱛᱟᱦᱮᱱᱟ ᱢᱮᱱᱠᱷᱟᱱ ᱱᱚᱰᱮ ᱛᱚ ᱚᱱᱠᱟ ᱫᱚ ᱵᱟᱝ ᱛᱟᱦᱮᱸ ᱠᱟᱱᱟ ᱱᱚᱰᱮ ᱢᱟ ᱟᱹᱠᱤᱱ ᱵᱟᱱᱟᱨ ᱡᱩᱨᱤᱯᱟᱹᱨᱤ ᱦᱚᱲ ᱠᱟᱱ ᱠᱤᱱ ᱯᱷᱤᱨ ᱵᱷᱤ ᱱᱚᱰᱮ ᱪᱤᱠᱟᱛᱮ ᱚᱱᱠᱟ ᱚᱛᱛᱟᱪᱟᱨ ᱦᱩᱭᱱᱟ ᱟᱨ ᱟᱵᱚᱨᱮᱱ ᱵᱞᱚᱜᱟᱨ ᱵᱟᱦᱨᱮ ᱨᱮ ᱪᱟᱞᱟᱣ ᱠᱟᱛᱮ ᱟᱵᱚ ᱵᱷᱟᱨᱚᱛ ᱫᱤᱥᱚᱢ ᱨᱮᱭᱟᱜ ᱧᱩᱛᱩᱢ ᱠᱚ ᱨᱚᱥᱚᱱ ᱦᱚᱴᱚ ᱠᱟᱜ ᱠᱟᱱᱟ ᱟᱨ ᱟᱵᱚ ᱫᱚ ᱱᱤᱭᱟᱹ ᱵᱟᱹᱲᱤᱡ ᱫᱷᱟᱸᱫᱟ ᱨᱮᱜᱮ ᱵᱚᱱ ᱛᱟᱦᱮᱱ ᱛᱟᱦᱮᱱ ᱡᱟᱦᱟᱸᱭ ᱜᱮ ᱱᱤᱭᱟᱹ ᱱᱟᱦᱟᱪᱟᱨ ᱠᱚ ᱠᱟᱹᱢᱤ ᱠᱟᱜ ᱩᱱᱠᱩ ᱫᱚ ᱠᱟᱹᱲᱤ ᱥᱮ ᱠᱟᱹᱲᱤ ᱥᱟᱡᱟ ᱮᱢ ᱫᱚᱨᱠᱟᱨ ᱠᱟᱱᱟ

ᱟᱹᱰᱤ ᱥᱚᱝᱥᱠᱟᱨ ᱢᱮᱱᱟᱜ ᱛᱟᱠᱚᱣᱟ ᱥᱮ ᱮᱠᱫᱚᱢ ᱤᱢᱟᱱᱫᱟᱨ ᱯᱩᱨᱣᱚᱠ ᱜᱮᱭᱟ ᱠᱚ ᱤᱢᱟᱱᱫᱟᱨ ᱜᱮᱭᱟ ᱠᱚ ᱡᱟᱦᱟᱸᱴᱟᱜ ᱜᱮ ᱜᱟᱞᱟᱛ ᱵᱟᱠᱚ ᱠᱟᱹᱢᱤ ᱦᱚᱫ ᱛᱟᱦᱮᱱᱟ ᱥᱮ ᱚᱱᱠᱟ ᱦᱟᱨᱠᱟᱛ ᱵᱟᱠᱚ ᱠᱟᱹᱢᱤ ᱛᱟᱦᱮᱱᱟ ᱢᱮᱱᱠᱷᱟᱱ ᱱᱤᱛᱚᱜ ᱱᱤᱭᱟᱹ ᱜᱷᱟᱴᱱᱟ ᱦᱩᱭ ᱠᱟᱱᱟ ᱛᱚ ᱱᱤᱛᱚᱜ ᱫᱚ ᱦᱚᱲ ᱦᱚᱸ ᱪᱮᱫ ᱠᱚ ᱦᱩᱫᱤᱥᱟ ᱵᱟᱦᱨᱮ ᱨᱮᱱ ᱦᱚᱲ ᱫᱚ ᱪᱮᱫ ᱠᱚ ᱢᱮᱱᱟ ᱵᱷᱟᱨᱚᱛ ᱫᱤᱥᱚᱢ ᱨᱮᱭᱟᱜ ᱡᱟᱦᱟᱸ ᱡᱷᱟᱲᱠᱷᱚᱸᱰ ᱫᱩᱢᱠᱟ ᱡᱮᱞᱟ ᱚᱸᱰᱮᱱ ᱠᱚ ᱦᱚᱲ ᱟᱹᱰᱤ ᱵᱟᱹᱲᱤᱡ ᱢᱮᱱᱟᱜ ᱠᱚᱣᱟ ᱥᱮ ᱟᱹᱰᱤ ᱵᱮᱵᱚᱦᱟᱨ ᱢᱚᱡᱽ ᱵᱟᱹᱱᱩᱜ ᱛᱟᱠᱚᱣᱟ ᱛᱚ ᱱᱤᱭᱟᱹ ᱠᱚᱫᱚ ᱟᱵᱚ ᱜᱮᱵᱚᱱ ᱵᱚᱫᱱᱟᱢᱚᱜ ᱠᱟᱱᱟ ᱢᱤᱫ ᱦᱚᱲ ᱥᱮ ᱵᱟᱨ ᱦᱚᱲ ᱠᱟᱠᱷᱟᱱᱟᱜ ᱛᱮ ᱯᱩᱨᱟᱹ ᱫᱤᱥᱚᱢ ᱨᱮᱱ ᱦᱚᱲ ᱵᱚᱱ ᱵᱚᱫᱱᱟᱢᱚᱜ ᱠᱟᱱᱟ ᱛᱚ ᱡᱮᱥᱮ ᱟᱨ ᱱᱚᱝᱠᱟ ᱵᱟᱝ ᱦᱩᱭᱩᱜ ᱟᱨ ᱡᱟᱦᱟᱸᱭ ᱜᱮ ᱱᱚᱝᱠᱟ ᱠᱚ ᱠᱟᱹᱢᱤ ᱟᱠᱟᱫ ᱩᱱᱠᱩ ᱠᱟᱹᱲᱤ ᱥᱮ ᱠᱟᱹᱲᱤ ᱥᱟᱡᱟ ᱮᱢ ᱫᱚᱨᱠᱟᱨ ᱠᱟᱱᱟ ᱱᱚᱝᱠᱟ ᱟᱭᱢᱟ ᱜᱷᱚᱴᱱᱟ ᱦᱩᱭ ᱠᱟᱱᱟ ᱡᱟᱦᱟᱸ ᱫᱚ ᱢᱤᱫᱴᱮᱱ ᱠᱚᱲᱟ ᱯᱷᱩᱴᱵᱚᱞ ᱮᱱᱮᱡ ᱥᱮ ᱚᱠᱟ ᱥᱮᱫ ᱥᱮᱱ ᱞᱮᱱᱟ ᱚᱱᱛᱮ ᱠᱷᱚᱱ ᱦᱤᱡᱩᱜ ᱜᱷᱟᱹᱲᱤ ᱫᱟᱞ ᱜᱚᱡ ᱠᱮᱫᱮᱭᱟᱠᱚ ᱟᱭᱢᱟ ᱠᱩᱲᱤ ᱜᱤᱫᱽᱨᱟᱹ ᱦᱚᱸᱠᱚ ᱵᱟᱹᱲᱤᱡ ᱠᱟᱜ ᱠᱚᱣᱟ ᱥᱮ ᱠᱚᱲᱟ ᱜᱤᱫᱽᱨᱟᱹ ᱦᱚᱸ ᱚᱱᱠᱟ ᱟᱭᱢᱟ ᱠᱚ ᱵᱟᱹᱲᱤᱡ ᱠᱟᱜ ᱠᱚᱣᱟ ᱛᱚ ᱱᱚᱝᱠᱟ ᱜᱷᱟᱴᱱᱟ ᱫᱚ ᱡᱮᱥᱮᱱ ᱵᱟᱝ ᱦᱩᱭᱩᱜ ᱛᱟᱵᱚᱱ ᱟᱨ ᱟᱵᱚ ᱵᱚᱱ ᱡᱟᱜᱽᱨᱩᱠᱚᱜ ᱱᱚᱝᱠᱟ ᱱᱚᱝᱠᱟᱱᱟᱜ ᱜᱷᱟᱴᱱᱟ ᱡᱩᱫᱤ ᱠᱚᱱᱴᱤᱱᱤᱭᱩ ᱦᱩᱭᱩᱜ ᱛᱮᱜᱮ ᱛᱟᱦᱮᱱᱟ ᱛᱚ ᱟᱵᱚᱨᱮᱱ ᱜᱤᱫᱽᱨᱟᱹ ᱠᱚ ᱥᱮ ᱟᱵᱚᱨᱮᱱ ᱠᱩᱲᱤ ᱜᱤᱫᱽᱨᱟᱹ ᱠᱚᱦᱚᱸ ᱵᱟᱦᱨᱮ ᱥᱮᱫ ᱱᱚᱝᱠᱟ ᱱᱚᱵᱚᱛ ᱦᱤᱡᱩᱜᱼᱟ ᱜᱟᱯᱟ ᱫᱤᱱ ᱠᱤ ᱵᱟᱦᱨᱮ ᱥᱮᱫ ᱦᱚᱸ ᱵᱟᱭ ᱥᱮᱱ ᱫᱟᱲᱮᱭᱟᱜᱼᱟ ᱦᱚᱲ ᱵᱚᱨᱥᱟ ᱪᱟᱞᱟᱜᱼᱟ ᱛᱚ ᱱᱚᱝᱠᱟ ᱫᱚ ᱡᱮᱥᱮᱱ ᱵᱟᱝ ᱦᱩᱭᱩᱜ ᱛᱟᱵᱚᱱ ᱡᱟᱦᱟᱸ ᱱᱤᱛᱚᱜ ᱜᱷᱟᱴᱱᱟ ᱦᱩᱭ ᱠᱟᱱ ᱚᱱᱟ ᱫᱩᱢᱠᱟ ᱡᱮᱞᱟ ᱦᱟᱥᱰᱤᱦᱟ ᱠᱩᱨᱢᱟᱦᱟᱴ ᱟᱛᱳ ᱨᱮ ᱱᱚᱝᱠᱟᱱᱟᱜ ᱡᱮᱥᱮᱱ ᱟᱨ ᱜᱷᱟᱴᱱᱟ ᱵᱟᱝ ᱦᱩᱭᱩᱜ ᱛᱟᱵᱚᱱ ᱛᱚ ᱱᱩᱠᱩ ᱠᱚᱫᱚ ᱡᱟᱫᱟ ᱥᱮ ᱡᱟᱫᱟ ᱥᱟᱡᱟ ᱮᱢ ᱫᱚᱨᱠᱟᱨ ᱠᱟᱱᱟ ᱠᱟᱹᱲᱤ ᱥᱟᱡᱟ ᱮᱢ ᱫᱚᱨᱠᱟᱨ ᱠᱟᱱᱟ ᱪᱮᱫᱟᱜ ᱥᱮ ᱜᱟᱯᱟ ᱫᱤᱱ ᱟᱨᱦᱚᱸ ᱵᱟᱡᱮ ᱦᱚᱲ ᱱᱚᱝᱠᱟᱱᱟᱜ ᱠᱟᱹᱢᱤ ᱵᱟᱝ ᱥᱟᱱᱟ ᱠᱚᱣᱟ ᱚᱱᱟ ᱤᱭᱟᱹᱛᱮ ᱟᱨ ᱚᱸᱰᱮ ᱡᱩᱫᱤ ᱯᱤᱪᱷᱲᱟ ᱮᱞᱟᱠᱟ ᱠᱟᱱᱟ ᱛᱚ ᱥᱚᱨᱠᱟᱨ ᱦᱚᱸ ᱛᱷᱚᱲᱟ ᱫᱷᱮᱭᱟᱱ ᱫᱚᱨᱠᱟᱨ ᱠᱟᱱᱟ ᱡᱟᱜᱽᱨᱩᱠ ᱫᱚᱨᱠᱟᱨ ᱠᱟᱱᱟ ᱠᱚ ᱢᱮᱱ ᱠᱟᱛᱮ ᱜᱤᱧ ᱢᱩᱪᱟᱹᱫ ᱮᱫ ᱠᱟᱱ ᱛᱟᱵᱚᱱᱟ ᱢᱟ ᱮᱱᱠᱷᱟᱱ ᱢᱩᱪᱟᱹᱫ ᱡᱚᱦᱟᱨ